ᱟᱨ ᱱᱤᱛᱚᱜ ᱫᱚᱞᱮ ᱦᱮᱡ ᱮᱱᱟ ᱠᱤᱪᱨᱤᱡ ᱫᱚᱠᱟᱱ ᱟᱨ ᱠᱤᱪᱨᱤᱡ ᱠᱚ ᱵᱟᱪᱷᱟᱣ ᱵᱟᱲᱟ ᱦᱩᱭᱩᱜ ᱠᱟᱱᱟ ᱛᱚ ᱧᱮᱞ ᱛᱟᱵᱚᱱ ᱯᱮ ᱟᱨᱦᱚᱸ ᱞᱟᱦᱟ ᱥᱮᱫ ᱥᱟᱱᱟᱢ ᱠᱚ ᱡᱚᱦᱟᱨ ᱜᱮ ᱥᱟᱱᱛᱟᱞᱤ ᱵᱞᱚᱜ ᱯᱨᱚᱥᱚᱱᱡᱤᱛ ᱤᱭᱩᱴᱩᱵᱽ ᱪᱮᱱᱮᱞ ᱨᱮ ᱤᱧ ᱜᱮ ᱛᱮᱦᱮᱧ ᱵᱟᱡᱟᱨᱤᱧ ᱦᱮᱡ ᱟᱠᱟᱱ ᱛᱟᱵᱚᱱᱟ ᱜᱚᱥᱟᱭᱜᱟᱶ ᱵᱟᱡᱟᱨ ᱟᱨ ᱜᱚᱥᱟᱭᱜᱟᱶ ᱵᱟᱡᱟᱨ ᱦᱮᱡ ᱠᱟᱛᱮᱫ ᱟᱹᱰᱤ ᱵᱷᱤᱲ ᱵᱟᱡᱟᱨ ᱤᱧ ᱧᱮᱞ ᱠᱮᱫᱟ ᱟᱹᱰᱤ ᱵᱷᱤᱲ ᱵᱟᱡᱟᱨ ᱪᱟᱞᱟᱜ ᱠᱟᱱᱟ ᱟᱨ ᱜᱚᱥᱟᱭᱜᱟᱶ ᱵᱟᱡᱟᱨ ᱱᱮᱛᱟᱨ ᱵᱚᱱ ᱧᱮᱞ ᱞᱮᱠᱷᱟᱱ ᱱᱚᱝᱠᱟ ᱧᱮᱞᱚᱜᱼᱟ ᱟᱹᱰᱤ ᱪᱮᱦᱨᱟ ᱧᱮᱞᱚᱜᱼᱟ ᱛᱚ ᱜᱟᱛᱮ ᱠᱚ ᱰᱟᱦᱟᱨ ᱠᱚᱛᱮ ᱦᱚᱸ ᱱᱩᱱᱟᱹᱜ ᱟᱸᱴ ᱜᱟᱹᱰᱤ ᱠᱚ ᱦᱟᱱᱛᱮ ᱱᱟᱛᱮ ᱠᱷᱚᱱ ᱪᱟᱞᱟᱜ ᱦᱤᱡᱩᱜ ᱠᱟᱱᱟ ᱮᱠᱮ ᱵᱷᱤᱲ ᱠᱟᱱᱟ ᱟᱨ ᱢᱤᱢᱤᱫ ᱦᱚᱲ ᱠᱚᱦᱚᱸ ᱵᱟᱡᱟᱨ ᱨᱮ ᱵᱮᱥᱛᱚ ᱢᱮᱱᱟᱜ ᱠᱚᱣᱟ ᱟᱨ ᱤᱧ ᱫᱚ ᱜᱟᱛᱮ ᱠᱚ ᱛᱷᱚᱲᱟᱧ ᱞᱟᱸᱜᱟᱭᱮᱱ ᱛᱮ ᱟᱫᱚ ᱜᱟᱹᱰᱤ ᱨᱮ ᱫᱩᱲᱩᱵ ᱡᱤᱨᱟᱹᱣ ᱠᱟᱛᱮᱫ ᱛᱷᱚᱲᱟ ᱜᱟᱱ ᱢᱚᱡᱽ ᱧᱚᱜ ᱥᱟᱸᱦᱮᱫ ᱤᱧ ᱦᱟᱛᱟᱣ ᱮᱫᱟ ᱛᱚ ᱜᱟᱛᱮ ᱠᱚ ᱟᱭᱢᱟ ᱫᱤᱱ ᱯᱚᱨᱮ ᱨᱮ ᱜᱚᱥᱟᱭᱜᱟᱶ ᱵᱟᱡᱟᱨ ᱦᱮᱡ ᱦᱩᱭ ᱞᱮᱱᱟ ᱟᱨ ᱟᱹᱰᱤ ᱵᱷᱤᱲ ᱪᱟᱞᱟᱜ ᱠᱟᱱᱟ

ᱡᱮᱢᱚᱱ ᱱᱚᱝᱠᱟᱱᱟᱜ ᱵᱷᱤᱰᱤᱭᱳᱧ ᱟᱹᱜᱩᱭ ᱛᱟᱵᱚᱱ ᱟᱯᱮ ᱚᱱᱟ ᱠᱷᱟᱹᱛᱤᱨ ᱛᱮ ᱟᱯᱮ ᱴᱷᱮᱱ ᱥᱟᱯᱳᱨᱴ ᱫᱚᱨᱠᱟᱨ ᱟᱯᱮ ᱥᱟᱯᱳᱨᱴ ᱮᱢᱚᱜ ᱯᱮ ᱟᱨ ᱱᱚᱜᱼᱚᱸᱰᱮ ᱥᱴᱟᱭᱤᱞ ᱵᱟᱡᱟᱨ ᱵᱚᱱ ᱛᱤᱭᱳᱜ ᱠᱮᱫᱟ ᱥᱴᱟᱭᱤᱞ ᱵᱟᱡᱟᱨ ᱟᱯᱮ ᱡᱟᱦᱟᱸᱭ ᱠᱚ ᱯᱮ ᱧᱮᱞ ᱠᱟᱜ ᱜᱮᱛᱚ ᱵᱟᱝ ᱟᱭᱢᱟ ᱫᱤᱱ ᱠᱷᱚᱱ ᱥᱴᱟᱭᱤᱞ ᱵᱟᱡᱟᱨ ᱵᱚᱱ ᱧᱮᱞ ᱩᱨᱩᱢ ᱠᱟᱜ ᱜᱮᱭᱟ ᱡᱟᱦᱟᱸᱭ ᱠᱚᱜᱮ ᱟᱨ ᱜᱟᱛᱮ ᱠᱚ ᱥᱴᱟᱭᱤᱞ ᱵᱟᱡᱟᱨ ᱪᱮᱫ ᱪᱮᱦᱨᱟ ᱧᱮᱞᱚᱜ ᱠᱟᱱᱟ ᱱᱚᱛᱮ ᱠᱷᱚᱡ ᱟᱯᱮ ᱧᱮᱞ ᱛᱟᱵᱚᱱ ᱯᱮ ᱟᱨ ᱜᱟᱹᱰᱤ ᱦᱟᱱᱛᱮ ᱱᱟᱛᱮ ᱠᱷᱚᱡ ᱪᱟᱞᱟᱜ ᱦᱤᱡᱩᱜ ᱠᱟᱱᱟ ᱛᱚ ᱜᱟᱛᱮ ᱠᱚ ᱱᱤᱛᱚᱜ ᱟᱞᱮ ᱫᱚ ᱪᱟᱨ ᱟᱞᱤ ᱛᱟᱨᱟᱯᱷ ᱞᱮ ᱦᱮᱡ ᱮᱱᱟ ᱪᱟᱨ ᱟᱞᱤ ᱛᱟᱨᱟᱯᱷ ᱞᱮ ᱦᱮᱡ ᱮᱱᱟ ᱪᱟᱨ ᱟᱞᱤ ᱨᱮ ᱟᱞᱮ ᱛᱤᱭᱳᱜ ᱠᱟᱛᱮᱫ ᱱᱚᱛᱮ ᱱᱟᱦᱟᱜ ᱞᱮ ᱟᱹᱪᱩᱨᱚᱜᱼᱟ ᱦᱟᱸᱜ ᱟᱫᱚ ᱜᱟᱛᱮ ᱠᱚ ᱛᱮᱦᱮᱧᱟᱜ ᱵᱷᱤᱰᱭᱳ ᱢᱟ ᱱᱚᱜᱼᱚ ᱱᱚᱝᱠᱟ ᱦᱩᱰᱤᱧ ᱦᱩᱰᱤᱧ ᱛᱟᱦᱮᱸ ᱠᱟᱱᱟ ᱟᱫᱚ ᱪᱮᱫ ᱞᱮᱠᱟ ᱛᱮᱦᱮᱧᱟᱜ ᱵᱞᱚᱜᱽ ᱵᱷᱤᱰᱭᱳ ᱯᱮ ᱠᱩᱥᱤᱭᱟᱫᱟ ᱥᱮ ᱵᱟᱯᱮ ᱠᱩᱥᱤᱭᱟᱫᱟ ᱟᱯᱮ ᱜᱮ ᱠᱚᱢᱮᱱᱴ ᱱᱤᱭᱮ ᱛᱮ ᱵᱟᱰᱟᱭ ᱦᱚᱪᱚᱧ ᱛᱟᱵᱚᱱ ᱯᱮ ᱟᱨᱦᱚᱸ ᱡᱮᱢᱚᱱ ᱱᱚᱝᱠᱟ ᱜᱮ ᱱᱮᱠᱥᱴ ᱴᱟᱭᱤᱢ ᱟᱨᱦᱚᱸ ᱢᱚᱡᱽ ᱢᱚᱡᱽ ᱵᱞᱚᱜᱽ ᱵᱷᱤᱰᱭᱳᱧ ᱟᱹᱜᱩᱭ ᱛᱟᱵᱚᱱ ᱟᱵᱚ ᱛᱟᱞᱟᱨᱮ ᱚᱱᱟ ᱞᱟᱹᱜᱤᱫ ᱛᱮ ᱟᱯᱮ ᱴᱷᱮᱱ ᱱᱮᱦᱚᱨ ᱤᱧ ᱫᱚᱦᱚ ᱠᱮᱫᱟ ᱛᱚ ᱜᱟᱛᱮ ᱠᱚ ᱟᱹᱰᱤ ᱵᱟᱹᱲᱛᱤ